ᱪᱮᱫ ᱞᱮᱠᱟ ᱞᱮ ᱥᱩᱴ ᱠᱮᱫᱟ ᱚᱱᱟ ᱵᱷᱤᱰᱤᱭᱳ ᱚᱠᱟ ᱠᱚ ᱞᱳᱠᱮᱥᱚᱱ ᱨᱮ ᱟᱹᱰᱤ ᱵᱮᱥ ᱵᱮᱥ ᱞᱳᱠᱮᱥᱚᱱ ᱜᱮ ᱛᱟᱦᱮᱸ ᱠᱟᱱᱟ ᱟᱹᱰᱤ ᱢᱚᱡᱽ ᱛᱟᱦᱮᱸ ᱠᱟᱱᱟ ᱛᱚ ᱱᱤᱭᱟᱹ ᱚᱠᱛᱚ ᱨᱮ ᱧᱤᱫᱟᱹ ᱟᱪᱠᱟ ᱜᱮ ᱵᱷᱤᱰᱤᱭᱳ ᱵᱮᱱᱟᱣ ᱠᱮᱫᱟ ᱢᱮᱛᱟᱜ ᱢᱮ ᱚᱠᱟᱴᱟᱜ ᱞᱮ ᱛᱤᱦᱤᱧ ᱵᱷᱤᱰᱤᱭᱳ ᱞᱮ ᱥᱩᱴ ᱠᱮᱫ ᱚᱱᱟ ᱨᱮᱭᱟᱜ ᱯᱨᱳᱢᱳ ᱵᱷᱤᱰᱤᱭᱳ ᱚᱱᱟ ᱫᱚ ᱚᱞᱨᱮᱰᱤ ᱞᱮ ᱟᱯᱞᱳᱰ ᱠᱮᱫᱟ ᱪᱮᱱᱮᱞ ᱨᱮ ᱟᱫᱚ ᱚᱱᱟ ᱨᱮ ᱞᱤᱝᱠ ᱰᱤᱥᱠᱨᱤᱯᱥᱚᱱ ᱨᱮ ᱢᱮᱱᱟᱜᱼᱟ ᱚᱱᱟ ᱪᱮᱱᱮᱞ ᱨᱮ ᱞᱤᱝᱠ ᱫᱟᱭᱟ ᱠᱟᱛᱮᱫ ᱚᱱᱟ ᱟᱞᱮ ᱚᱠᱟᱴᱟᱜ ᱞᱮ ᱥᱩᱴ ᱠᱮᱫ ᱚᱱᱟ ᱨᱮᱭᱟᱜ ᱪᱮᱫ ᱠᱚ ᱢᱮᱛᱟᱜᱼᱟ ᱥᱮᱨᱮᱧ ᱟᱸᱡᱚᱢ ᱥᱟᱱᱟᱭᱮᱫ ᱵᱚᱱ ᱠᱷᱟᱡ ᱰᱤᱥᱠᱨᱤᱯᱥᱚᱱ ᱨᱮ ᱞᱤᱝᱠ ᱢᱮᱱᱟᱜᱼᱟ ᱫᱟᱭᱟ ᱠᱟᱛᱮ ᱩᱥᱟᱹᱨᱟ ᱪᱟᱞᱟᱜ ᱯᱮ ᱟᱨ ᱡᱮᱢᱚᱱ ᱚᱱᱟ ᱪᱮᱱᱮᱞ ᱯᱮ ᱥᱟᱵᱥᱠᱨᱟᱭᱤᱵ ᱟᱨ ᱞᱟᱭᱤᱠ ᱠᱚᱢᱮᱱᱴ ᱥᱮ ᱜᱟᱛᱮ ᱠᱚᱴᱷᱮᱱ ᱦᱟᱹᱴᱤᱧ ᱦᱚᱸ ᱟᱞᱚ ᱯᱮ ᱦᱤᱲᱤᱧᱟ ᱡᱮᱢᱚᱱ ᱟᱯᱮ ᱠᱚᱣᱟᱜ ᱫᱟᱭᱟ ᱥᱚᱦᱚᱫ ᱜᱚᱲᱚ ᱛᱮ ᱟᱞᱮ ᱡᱟᱣᱜᱮ ᱱᱚᱝᱠᱟ ᱜᱮ ᱵᱷᱟᱜᱮ ᱵᱷᱤᱰᱤᱭᱳ ᱟᱯᱮ ᱛᱟᱞᱟ ᱨᱮᱞᱮ ᱟᱹᱜᱩ ᱥᱮᱴᱮᱨ ᱫᱟᱲᱮᱭᱟᱜᱼᱟ ᱟᱨ ᱦᱮᱸ ᱞᱟᱛᱟᱨ ᱨᱮ ᱠᱚᱢᱮᱱᱴ ᱠᱟᱛᱮ ᱡᱟᱹᱨᱩᱲ ᱜᱮ ᱵᱟᱲᱟᱭ ᱦᱚᱪᱚᱧ ᱯᱮ ᱡᱮ ᱚᱱᱟ ᱵᱷᱤᱰᱤᱭᱳ ᱪᱮᱫ ᱞᱮᱠᱟ ᱦᱩᱭᱱᱟ ᱢᱮᱱᱛᱮ ᱪᱮᱫ ᱞᱮᱠᱟ ᱦᱩᱭ ᱠᱟᱱᱟ ᱥᱮ ᱵᱟᱝ ᱦᱩᱭ ᱠᱟᱱᱟ ᱚᱠᱟ ᱠᱚᱨᱮ ᱪᱮᱫ ᱠᱚ ᱵᱷᱩᱞ ᱵᱷᱨᱟᱱᱛᱤ ᱢᱮᱱᱟᱜ ᱛᱮ ᱫᱟᱭᱟ ᱠᱟᱛᱮ ᱠᱚᱢᱮᱱᱴ ᱠᱟᱛᱮ ᱫᱟᱭᱟ ᱠᱟᱛᱮ ᱞᱟᱛᱟᱨ ᱯᱮ ᱞᱟᱹᱭᱟᱹᱧᱟ ᱟᱨ ᱴᱷᱤᱠ ᱜᱮᱭᱟ ᱟᱨ ᱛᱮᱦᱮᱧᱟᱜ ᱵᱷᱤᱰᱤᱭᱳ ᱫᱚ ᱵᱟᱹᱧ ᱡᱤᱞᱤᱧ ᱛᱟᱵᱚᱱᱟ ᱱᱤᱭᱟᱹ ᱜᱮ ᱱᱤᱭᱟᱹ ᱧᱤᱫᱟᱹ ᱚᱠᱛᱚ ᱨᱮ ᱞᱟᱹᱭ ᱵᱚᱱ ᱞᱟᱹᱜᱤᱫ ᱡᱮ ᱚᱱᱟ ᱪᱟᱞᱟᱜ ᱯᱮ ᱚᱱᱟ ᱞᱤᱝᱠ ᱨᱮ ᱟᱨ ᱠᱚᱢᱮᱱᱴ ᱨᱮᱭᱟᱜ ᱯᱷᱟᱨᱥᱴ ᱯᱤᱱ ᱠᱟᱜ ᱤᱧ ᱞᱤᱝᱠ ᱠᱚᱢᱮᱱᱴ ᱤᱧ ᱯᱤᱱ ᱠᱟᱜᱼᱟ ᱚᱱᱟ ᱨᱮᱦᱚᱸ ᱯᱮ ᱧᱟᱢ ᱫᱟᱲᱮᱭᱟᱜᱼᱟ ᱞᱤᱝᱠ ᱚᱸᱰᱮ ᱠᱷᱚᱱ ᱩᱥᱟᱹᱨᱟ ᱪᱟᱞᱟᱣ ᱠᱟᱛᱮ ᱧᱮᱞ ᱛᱟᱵᱚᱱ ᱯᱮ ᱴᱷᱤᱠ ᱜᱮᱭᱟ ᱢᱟ ᱮᱱᱠᱷᱟᱱ ᱡᱚᱛᱚ ᱠᱚ ᱡᱚᱦᱟᱨ ᱧᱤᱫᱟᱹ ᱡᱚᱦᱟᱨ ᱟᱨ ᱜᱟᱯᱟ ᱥᱮᱛᱟᱜ ᱚᱱᱟ ᱵᱞᱚᱜ ᱧᱮᱞ ᱦᱚᱸ ᱟᱞᱚᱯᱮ ᱦᱤᱲᱤᱧᱟ ᱡᱮ ᱟᱹᱰᱤ ᱫᱷᱟᱢᱟᱠᱟᱫᱟᱨ ᱜᱮ ᱦᱩᱭ ᱠᱟᱱᱟ ᱪᱮᱫ ᱞᱮᱠᱟ ᱞᱮ ᱵᱮᱱᱟᱣ ᱠᱮᱫᱟ ᱚᱱᱟ ᱨᱮᱭᱟᱜ ᱯᱮ ᱧᱮᱞ ᱫᱟᱲᱮᱭᱟᱜᱼᱟ ᱴᱷᱤᱠ ᱜᱮᱭᱟ ᱢᱟ ᱡᱚᱛᱚ ᱠᱚ ᱡᱚᱦᱟᱨ